ᱪᱟᱸᱫᱚ ᱵᱚᱸᱜᱟ ᱦᱟᱜ ᱱᱚᱣᱟ ᱥᱤᱨᱡᱚᱱ ᱨᱮ ᱵᱤᱱ ᱞᱟᱸᱜᱟ ᱵᱤᱱ ᱡᱤᱨᱟᱹᱣ ᱛᱮ ᱡᱚᱛᱚ ᱠᱷᱚᱱᱟᱜ ᱵᱤᱥᱛᱤ ᱡᱩᱨ ᱛᱮ ᱫᱟᱹᱲ ᱫᱟᱲᱮᱭᱟᱜ ᱟᱭ ᱚᱠᱛᱚ ᱫᱤᱱ ᱢᱟᱦᱟ ᱢᱟᱹᱦᱤᱛ ᱪᱟᱸᱫᱚ ᱵᱚᱪᱷᱚᱨ ᱢᱮᱫ ᱨᱤᱯᱤᱫ ᱠᱮᱫ ᱥᱟᱶᱛᱮ ᱯᱚᱞᱚᱢ ᱯᱟᱨᱚᱢᱮᱱ ᱞᱮᱠᱟ ᱟᱹᱭᱠᱟᱹᱣᱜᱼᱟ ᱱᱤᱛᱚᱜᱟᱜ ᱡᱟᱦᱟᱸ ᱚᱠᱛᱚ ᱢᱮᱱᱟᱜᱼᱟ ᱜᱟᱯᱟ ᱠᱷᱟᱱ ᱜᱮ ᱱᱟᱜᱟᱢ ᱵᱮᱱᱟᱣ ᱜᱚᱫᱚᱜᱼᱟ ᱤᱠᱷᱟᱹᱱ ᱢᱟᱹᱱᱢᱤ ᱴᱷᱮᱱ ᱦᱚᱸ ᱚᱱᱠᱟᱱ ᱡᱤᱱᱤᱥ ᱢᱮᱱᱟᱜᱼᱟ ᱡᱟᱦᱟᱸ ᱫᱚ ᱚᱠᱛᱚ ᱠᱷᱚᱱ ᱦᱚᱸ ᱟᱹᱰᱤ ᱥᱚᱠᱛᱚ ᱜᱚᱱᱚᱝ ᱟᱨ ᱫᱟᱢᱟᱱᱟ ᱚᱱᱟ ᱫᱚ ᱦᱩᱭᱩᱜ ᱠᱟᱱᱟ ᱢᱚᱪᱟ ᱨᱮᱱᱟᱝ ᱨᱚᱲ᱾ ᱫᱤᱱ ᱫᱚ ᱵᱤᱫᱟᱹᱭ ᱠᱟᱛᱮ ᱯᱟᱨᱚᱢ ᱪᱟᱞᱟᱜᱼᱟ᱾ ᱫᱩᱠ ᱢᱩᱦᱤᱢ ᱚᱠᱛᱚ ᱦᱚᱸ ᱠᱩᱥᱤ ᱨᱟᱹᱥᱠᱟᱹ ᱨᱮ ᱵᱚᱫᱚᱞᱚᱜᱼᱟ᱾ ᱤᱠᱷᱟᱹᱱ ᱢᱤᱫ ᱫᱷᱟᱹᱣ ᱢᱚᱪᱟ ᱠᱷᱚᱱ ᱨᱚᱲ ᱟᱠᱟᱫ ᱠᱟᱛᱷᱟ ᱚᱠᱛᱚ ᱥᱟᱦᱴᱟ ᱨᱮ ᱠᱷᱚᱫᱟ ᱞᱮᱱ ᱠᱷᱟᱱ ᱯᱤᱲᱦᱤ ᱫᱚᱨ ᱯᱤᱲᱦᱤ ᱩᱭᱦᱟᱹᱨ ᱫᱚᱦᱚ ᱛᱟᱦᱮᱸᱱᱟ᱾ ᱨᱚᱲ ᱟᱨ ᱵᱟᱝ ᱠᱟᱛᱷᱟ ᱫᱚ ᱢᱟᱹᱱᱢᱤᱭᱟᱜ ᱩᱯᱨᱩᱢ ᱠᱟᱱᱟ᱾ ᱢᱤᱫ ᱦᱚᱲᱟᱜ ᱟᱪᱟᱨ ᱵᱤᱪᱟᱹᱨ ᱩᱭᱦᱟᱹᱨ ᱵᱷᱟᱵᱽᱱᱟ ᱟᱡᱟᱜ ᱟᱹᱲᱟᱹ ᱟᱲᱟᱝ ᱠᱷᱚᱱ ᱯᱚᱨᱚᱠᱚᱜᱼᱟ᱾ ᱥᱤᱵᱤᱞ ᱥᱚᱲᱚᱢ ᱨᱚᱲ ᱥᱟᱹᱜᱟᱹᱭᱮ ᱡᱚᱲᱟᱣᱟ ᱟᱨ ᱨᱟᱹᱜᱤ ᱪᱟᱪᱟᱨᱦᱟᱜ ᱨᱚᱲ ᱫᱚ ᱥᱟᱹᱜᱟᱹᱭᱮ ᱯᱟᱲᱟᱜ ᱠᱚᱥᱟ, ᱵᱷᱟᱜᱽ ᱦᱟᱹᱴᱤᱧᱟ᱾ ᱚᱱᱟ ᱯᱟᱲᱟᱜ ᱞᱟᱥᱨᱟᱣ ᱪᱤᱠᱟᱹᱬ ᱞᱟᱹᱜᱤᱫ ᱵᱚᱪᱷᱚᱨ ᱵᱚᱪᱷᱚᱨ ᱚᱠᱛᱚ ᱦᱚᱸ ᱞᱟᱜᱟᱣᱜᱼᱟ᱾ ᱟᱨ ᱜᱮ ᱚᱠᱟ ᱚᱠᱟ ᱫᱷᱟᱣ ᱪᱚᱝ ᱚᱱᱟ ᱛᱤᱥ ᱦᱚᱸ ᱵᱟᱝ ᱢᱮᱞᱟᱯ ᱱᱟᱯᱟᱭ ᱨᱩᱣᱟᱹᱲ ᱫᱟᱲᱮᱭᱟᱜᱼᱟ᱾ ᱚᱱᱟ ᱪᱮᱠᱟ ᱜᱮ ᱦᱟᱯᱲᱟᱢ ᱠᱚᱫᱚ ᱠᱚ ᱢᱮᱱ ᱚᱴᱚ ᱟᱠᱟᱣᱟᱫ ᱵᱚᱱᱟ ᱢᱤᱫᱴᱟᱹᱝ ᱠᱟᱛᱷᱟ ᱨᱚᱲ ᱢᱟᱬᱟᱝ ᱛᱮ ᱪᱤᱱᱛᱟᱹ ᱦᱩᱫᱤᱥ ᱞᱟᱹᱠᱛᱤᱭᱟ ᱡᱮ ᱱᱚᱶᱟ ᱠᱟᱛᱷᱟ ᱛᱮ ᱚᱠᱚᱭ ᱵᱟᱝ ᱦᱟᱹᱥᱩ ᱠᱚᱣᱟ ᱛᱚ? ᱚᱠᱚᱭᱟᱜ ᱠᱷᱤᱛᱤ ᱱᱚᱠᱥᱟᱱ ᱵᱟᱝ ᱦᱩᱭᱩᱜᱼᱟ ᱛᱚ? ᱪᱮᱫᱟᱜ ᱥᱮ ᱟᱜ ᱠᱷᱚᱱ ᱥᱟᱨ ᱟᱨ ᱢᱚᱪᱟ ᱨᱮᱱᱟᱝ ᱨᱚᱲ ᱢᱤᱫ ᱫᱷᱟᱣ ᱯᱩᱪᱩᱡ ᱞᱮᱱ ᱠᱷᱟᱱ ᱟᱨ ᱵᱟᱝ ᱦᱮᱡ ᱨᱩᱣᱟᱹᱲᱚᱜᱼᱟ᱾ ᱱᱟᱜᱟᱢ ᱥᱟᱦᱴᱟ ᱨᱮ ᱠᱷᱚᱫᱟ ᱢᱮᱱᱟᱜᱼᱟ ᱢᱤᱢᱤᱫᱴᱟᱹᱝ ᱟᱹᱲᱟᱹ ᱟᱲᱟᱝ ᱥᱟᱶᱛᱟ ᱥᱚᱢᱟᱡᱽ ᱨᱮ ᱱᱟᱣᱟᱱᱟᱜ ᱦᱚᱨ ᱰᱟᱦᱟᱨ ᱫᱤᱥᱟᱹᱭ ᱩᱱᱩᱫᱩᱜ ᱟᱠᱟᱫᱼᱟ᱾ ᱚᱱᱟ ᱠᱚᱫᱚ ᱦᱩᱭᱩᱜ ᱠᱟᱱᱟ ᱯᱩᱨᱩᱫᱷᱩᱞ ᱠᱚᱣᱟᱜ ᱩᱫᱽᱜᱟᱹᱣᱟᱱ ᱨᱚᱲ ᱟᱨ ᱵᱟᱝ ᱚᱞ ᱛᱚᱞ ᱠᱟᱛᱷᱟ ᱠᱚ᱾ ᱡᱟᱦᱟᱸ ᱫᱚ ᱛᱮᱦᱮᱧ ᱦᱚᱸ ᱱᱤᱛ ᱱᱟᱝ ᱚᱠᱛᱚ ᱨᱮ ᱦᱚᱲ ᱦᱚᱯᱚᱱᱟᱜ ᱢᱚᱱᱮ ᱡᱤᱣᱤ ᱨᱮ ᱩᱫᱽᱜᱟᱹᱣ ᱮ ᱥᱟᱨᱥᱟᱣ ᱥᱮᱛᱮᱧᱟ ᱡᱟᱦᱟᱸ ᱞᱮᱠᱟ᱾ ᱵᱤᱨ ᱵᱟᱱᱴᱟ ᱥᱤᱫᱩ ᱠᱟᱹᱱᱦᱩ ᱢᱩᱨᱢᱩ ᱛᱤᱠᱤᱱ ᱥᱟᱦᱮᱵᱽ ᱠᱚᱣᱟᱜ ᱦᱟᱨᱠᱮᱛ ᱥᱟᱥᱮᱛ ᱥᱟᱥᱚᱱ ᱠᱟᱞ ᱨᱮ ᱠᱟᱠᱞᱮ ᱞᱮᱫᱼᱟ ᱠᱤᱱ ᱡᱤᱣᱤ ᱵᱚ ᱟᱞᱟᱭᱟ ᱚᱛ ᱦᱟᱥᱟ ᱵᱚ ᱵᱟᱧᱪᱟᱣᱟ ᱚᱱᱠᱟ ᱜᱮ ᱱᱚᱣᱟ ᱯᱷᱩᱨᱜᱟᱹᱞ ᱡᱟᱱᱟᱢ ᱫᱤᱥᱚᱢ ᱨᱮ ᱟᱹᱭᱫᱟᱹᱨᱤ ᱠᱤᱱ ᱦᱟᱢᱮᱴ ᱟᱠᱟᱣᱟᱫ ᱵᱚᱱ ᱵᱷᱤᱢᱨᱟᱣ ᱟᱢᱵᱮᱫᱽᱠᱚᱨ ᱛᱤᱠᱤᱱᱟᱜ ᱢᱤᱫᱴᱟᱝ ᱨᱚᱲ ᱛᱟᱦᱮᱸ ᱞᱮᱱᱟ ᱡᱤᱵᱚᱱ ᱡᱤᱞᱤᱝ ᱵᱟᱝ ᱨᱮᱦᱚᱸ ᱢᱟᱦᱟᱱ ᱦᱩᱭᱩᱜ ᱫᱚᱨᱠᱟᱨ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱛᱤᱠᱤᱱᱟᱜ ᱚᱞ ᱡᱮᱠᱷᱟ ᱱᱮᱦᱚᱨ ᱨᱮᱱᱟᱝ ᱢᱤᱫ ᱠᱷᱚᱫ ᱦᱚᱸ ᱟᱹᱰᱤ ᱜᱮ ᱫᱟᱢᱟᱱᱟ ᱚᱱᱟ ᱫᱚ ᱚᱠᱟ ᱡᱟᱹᱛᱤ ᱨᱮᱜᱮ ᱟᱡᱟᱜ ᱟᱡ ᱧᱩᱛᱩᱢ ᱚᱞ ᱵᱟᱹᱱᱩᱜ ᱚᱱᱟ ᱡᱟᱹᱛᱤ ᱫᱚ ᱵᱟᱭ ᱛᱤᱸᱜᱩ ᱠᱮ ᱟᱨᱦᱚᱸ ᱚᱱᱠᱟ ᱜᱮ ᱮᱲᱮ ᱡᱮᱢᱵᱮᱫ ᱚᱪᱚᱜ ᱠᱷᱚᱱᱟᱜ ᱡᱩᱫᱤ ᱵᱟᱧᱪᱟᱣ ᱢᱚᱱᱮ ᱢᱮᱱᱟᱜ ᱟᱢ ᱦᱚᱸ ᱚᱞ ᱯᱟᱲᱦᱟᱣ ᱟᱹᱠᱤᱞᱚᱜ ᱢᱮ ᱮᱱᱠᱷᱟᱱ ᱚᱠᱚᱭ ᱵᱟᱠᱚ ᱮᱲᱮ ᱠᱮᱢᱟ ᱱᱚᱣᱟ ᱠᱟᱛᱷᱟ ᱫᱚ ᱠᱚᱭᱮᱞ ᱯᱚᱧᱪᱟᱱᱚᱱᱟ ᱢᱟᱨᱰᱤ ᱛᱤᱠᱤᱱ ᱠᱤᱱ ᱢᱮᱱ ᱟᱠᱟᱜᱼᱟ ᱱᱟᱞᱦᱟ ᱛᱩᱢᱟᱹᱞ ᱯᱩᱛᱷᱤ ᱨᱮ ᱟᱨᱦᱚᱸ ᱚᱱᱠᱟ ᱜᱮ ᱟᱹᱰᱤ ᱜᱟᱱ ᱯᱩᱨᱩᱫᱷᱩᱞ ᱠᱚᱣᱟᱜ ᱟᱹᱲᱟᱹ ᱟᱹᱭᱟᱹᱛ ᱠᱚ ᱡᱩᱜᱽ ᱡᱩᱜᱽ ᱛᱟᱭᱚᱢ ᱵᱤᱫᱟᱹᱞ ᱦᱚᱸ ᱩᱱᱟᱹᱜ ᱜᱮ ᱜᱚᱱᱚᱝ ᱫᱟᱢ ᱟᱱᱟ ᱩᱱᱠᱩ ᱠᱚ ᱨᱚᱲ ᱟᱠᱟᱫ ᱠᱟᱛᱷᱟ ᱠᱚ ᱱᱤᱛᱚᱜᱟᱜ ᱚᱠᱛᱚ ᱨᱮ ᱯᱤᱲᱦᱤ ᱛᱟᱭᱱᱚᱢ ᱯᱤᱲᱦᱤ ᱨᱤᱱ ᱜᱟᱬᱟ ᱠᱚ ᱥᱚᱛ ᱱᱟᱯᱟᱭ ᱫᱟᱭᱟ ᱫᱩᱞᱟᱹᱲ ᱦᱚᱨ ᱰᱟᱦᱟᱨ ᱛᱮ ᱛᱤᱭᱟᱹᱜ ᱥᱩᱛᱩᱜ ᱟᱹᱭᱩᱨ ᱤᱫᱤᱭᱮᱫ ᱠᱚᱣᱟᱭ ᱱᱚᱝᱠᱟᱱ ᱩᱫᱽᱜᱟᱹᱣᱟᱱ ᱠᱟᱛᱷᱟ ᱨᱚᱲ ᱫᱚ ᱡᱩᱜᱮ ᱡᱩᱜᱮ ᱥᱟᱶᱛᱟ ᱨᱮ ᱡᱤᱣᱤᱫ ᱡᱤᱭᱟᱹᱲ ᱛᱟᱦᱮᱱᱟ ᱵᱩᱜᱤ ᱨᱮᱱᱟᱜ ᱩᱞᱴᱟᱹ ᱫᱚ ᱵᱟᱹᱲᱤᱡ ᱢᱤᱫ ᱵᱟᱹᱲᱤᱡ ᱠᱟᱛᱷᱟ ᱪᱮ ᱨᱟᱹᱜᱤ ᱨᱚᱲ ᱫᱚ ᱯᱤᱲᱦᱤ ᱛᱟᱭᱚᱢ ᱯᱤᱲᱦᱤ ᱵᱤᱫᱟᱹᱞ ᱦᱚᱸ ᱩᱥᱟᱹᱫ ᱟᱹᱲᱤᱥ ᱛᱚᱸᱜᱮ ᱤᱫᱤᱜᱼᱟ ᱡᱟᱦᱟᱸ ᱞᱮᱠᱟ ᱜᱷᱟᱨᱚᱸᱡᱽ ᱨᱤᱱ ᱜᱤᱫᱽᱨᱟᱹ ᱠᱚ ᱢᱟᱨᱟᱝ ᱦᱚᱲ ᱴᱷᱮᱱ ᱠᱷᱚᱱ ᱟᱸᱡᱚᱢ ᱠᱟᱛᱷᱟ ᱛᱮ ᱪᱟᱞᱟᱣ ᱠᱟᱛᱮ ᱵᱤᱱ ᱵᱟᱰᱟᱭ ᱛᱮ ᱵᱟᱝ ᱤᱪᱪᱷᱟ ᱛᱩᱞᱩᱡ ᱨᱮᱦᱚᱸ ᱢᱟᱨᱟᱝ ᱦᱚᱲ ᱞᱟᱹᱜᱤᱫ ᱵᱮᱵᱷᱟᱛᱟ ᱠᱚᱠᱚ ᱵᱟᱹᱲᱤᱡᱟ, ᱵᱟᱹᱲᱤᱡ ᱠᱟᱛᱷᱟ ᱠᱚ ᱨᱚᱲᱟ, ᱢᱮᱱᱟ, ᱡᱟᱦᱟᱸ ᱫᱚ ᱵᱟᱝ ᱴᱷᱤᱠ ᱫᱤᱥ ᱩᱫᱤᱥ ᱟᱹᱜᱩᱭᱟᱭ ᱢᱚᱱᱮ ᱡᱤᱣᱤ ᱨᱮ, ᱚᱱᱟ ᱴᱷᱟᱶ ᱨᱮ ᱢᱤᱫ ᱱᱟᱯᱟᱭ ᱠᱟᱛᱷᱟ ᱪᱮ ᱪᱚᱨᱚᱠ ᱥᱟᱸᱫᱮᱥ ᱫᱚ ᱡᱤᱵᱚᱱ ᱨᱮ ᱟᱸᱥ ᱟᱨ ᱯᱟᱹᱛᱭᱟᱹᱣ ᱮ ᱡᱟᱱᱟᱢᱟ᱾ ᱨᱚᱲ ᱫᱚ ᱠᱷᱟᱹᱞᱤ ᱮᱠᱷᱮᱱ ᱱᱤᱡᱚᱨ ᱢᱚᱱᱮ ᱨᱮᱱᱟᱝ ᱠᱟᱛᱷᱟ ᱯᱷᱚᱴᱮᱞ ᱥᱚᱫᱚᱨ ᱥᱩᱢᱩᱝ ᱫᱚ ᱵᱟᱝ ᱠᱟᱱᱟ᱾ ᱟᱵᱚᱣᱟᱜ ᱟᱹᱨᱤᱪᱟᱹᱞᱤ, ᱥᱮᱵᱟ ᱥᱮᱨᱣᱟ ᱮᱢᱟᱱ ᱟᱜᱟᱢ ᱫᱟᱨᱟᱢ ᱛᱮ ᱜᱚᱦᱟᱲ ᱤᱫᱤ ᱨᱮᱱᱟᱝ ᱟᱺᱜᱤᱵᱷᱟᱨ ᱦᱚᱸ ᱠᱟᱱᱟ᱾ ᱟᱭᱳ ᱵᱟᱵᱟ ᱦᱟᱜ ᱨᱚᱲ, ᱜᱩᱨᱩ ᱢᱟᱪᱮᱛ ᱠᱚᱣᱟᱜ ᱥᱟᱱᱫᱮᱥ ᱟᱨ ᱥᱟᱶᱛᱟ ᱥᱚᱢᱟᱡᱽ ᱨᱮᱱᱟᱝ ᱞᱟᱠᱪᱟᱨ, ᱢᱮᱥᱟ ᱠᱟᱛᱮ ᱟᱜᱟᱢ ᱜᱟᱬᱟ ᱠᱚᱣᱟᱜ ᱪᱩᱨᱤᱛ ᱫᱚ ᱜᱚᱲᱦᱚᱱᱚᱜᱼᱟ᱾ ᱡᱩᱫᱤ ᱵᱟᱹᱲᱤᱡ ᱟᱹᱲᱟᱹ, ᱵᱟᱝ ᱴᱷᱤᱠ ᱯᱟᱹᱨᱥᱤ ᱟᱲᱟᱝ ᱵᱚ ᱵᱮᱵᱷᱟᱨᱟ ᱮᱱᱠᱷᱟᱱ ᱟᱵᱚ ᱨᱤᱱ ᱜᱟᱬᱟ ᱦᱚᱸ ᱚᱱᱟ ᱜᱮ ᱠᱚ ᱪᱮᱫᱚᱜᱼᱟ᱾ ᱫᱤᱱ ᱫᱚ ᱚᱠᱛᱚ ᱥᱟᱶ ᱵᱚᱦᱮᱞ ᱪᱟᱞᱟᱜᱼᱟ ᱤᱠᱷᱟᱹᱱ ᱢᱚᱪᱟ ᱠᱷᱚᱱ ᱚᱰᱚᱠ ᱨᱚᱲ ᱫᱚ ᱵᱟᱝ ᱤᱬᱤᱡᱚᱜᱼᱟ᱾ ᱚᱱᱟ ᱪᱮᱠᱟ ᱨᱚᱲ ᱡᱷᱚᱜ ᱫᱚ ᱟᱹᱰᱤ ᱜᱮ ᱩᱭᱦᱟᱹᱨ ᱦᱩᱫᱤᱥ ᱞᱟᱹᱠᱛᱤᱭᱟ ᱡᱮ ᱱᱚᱣᱟ ᱠᱟᱛᱷᱟ ᱛᱮ ᱚᱠᱚᱭᱟᱜ ᱢᱚᱱᱮ ᱟᱞᱚ ᱨᱚᱪᱚᱫᱚᱜ ᱢᱟ, ᱵᱤᱪᱠᱚᱢ ᱯᱟᱹᱛᱭᱟᱹᱣ ᱫᱩᱞᱟᱹᱲ ᱵᱟᱹᱲᱦᱩᱜ ᱢᱟ᱾ ᱟᱵᱚᱣᱟᱜ ᱨᱚᱲ ᱨᱮ ᱡᱩᱫᱤ ᱫᱩᱞᱟᱹᱲ, ᱢᱟᱹᱱ ᱟᱨ ᱥᱚᱛ ᱛᱟᱦᱮᱸᱱᱟ, ᱮᱱ ᱮᱱᱟᱝ ᱜᱮ ᱟᱯᱱᱟᱨᱟᱜ ᱨᱚᱲ ᱦᱚᱸ ᱯᱤᱲᱦᱤ ᱫᱚᱨ ᱯᱤᱲᱦᱤ ᱛᱷᱩᱢ ᱵᱮᱱᱟᱣ ᱠᱟᱛᱮ ᱡᱟᱭᱡᱩᱜᱽ ᱡᱤᱣᱤᱫ ᱡᱤᱭᱟᱹᱲ ᱛᱟᱦᱮᱸᱱᱟ ᱱᱚᱣᱟ ᱢᱤᱨᱛᱷᱤᱠᱟ ᱨᱮ᱾ ᱛᱮᱦᱮᱧᱟᱜ ᱱᱚᱣᱟ ᱩᱫᱽᱜᱟᱹᱣ ᱟᱲᱟᱝ ᱡᱩᱫᱤ ᱵᱚ ᱠᱩᱥᱤᱭᱟᱫᱼᱟ, ᱮᱱᱠᱷᱟᱱ ᱞᱟᱭᱤᱠ ᱥᱮᱭᱟᱨ ᱠᱚᱢᱮᱱᱴ ᱥᱟᱶᱛᱮ ᱪᱮᱱᱮᱞ ᱥᱟᱵᱥᱠᱨᱟᱭᱤᱵ ᱛᱟᱨᱟ ᱠᱟᱜ ᱢᱟ ᱢᱮᱱᱛᱮ ᱱᱮᱦᱚᱨ ᱛᱟᱦᱮᱸᱱᱟ ᱵᱷᱤᱰᱤᱭᱳ ᱧᱮᱞ ᱥᱟᱸᱜᱮ ᱟᱠᱟᱫ ᱠᱷᱟᱹᱛᱤᱨ ᱟᱭᱢᱟ ᱟᱭᱢᱟ ᱥᱟᱨᱦᱟᱣ